ᱡᱚᱦᱟᱨ ᱜᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱞᱚᱜ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱛᱟᱵᱚᱱ ᱥᱚᱨᱴ ᱯᱷᱤᱞᱢ ᱥᱩᱴᱤᱝ ᱱᱟᱦᱟᱜ ᱞᱮ ᱪᱟᱞᱟᱜ ᱠᱟᱱᱟ

ᱪᱟᱞᱟᱜ ᱠᱟᱱᱟᱞᱮ ᱴᱷᱤᱠ ᱜᱮᱭᱟ ᱛᱟᱵᱚᱣᱟ ᱛᱚᱵᱮ ᱞᱮ ᱪᱟᱞᱟᱣ ᱞᱮᱱ ᱜᱮ ᱦᱟᱸᱰᱮ ᱞᱮ ᱥᱮᱴᱮᱨ ᱞᱮᱱ ᱜᱮ ᱦᱟᱸᱰᱮᱱᱟᱜ ᱦᱚᱸ ᱱᱟᱜ ᱵᱚᱱ ᱧᱮᱞ ᱧᱚᱜᱟ ᱠᱟᱹᱴᱤᱡ ᱱᱚᱰᱮ ᱱᱟᱜ ᱞᱮ ᱥᱮᱴᱮᱨᱮᱱ ᱛᱟᱵᱚᱣᱟ ᱱᱟᱜ ᱟᱨ ᱥᱟᱨ ᱛᱮᱠᱚ ᱫᱚ ᱮᱱᱟᱝ ᱠᱷᱚᱱ ᱛᱟᱺᱜᱤ ᱛᱟᱺᱜᱤ ᱛᱮ ᱱᱟᱜ ᱠᱚ ᱠᱟᱹᱴᱤᱡ ᱠᱚ ᱟᱹᱲᱤᱥ ᱧᱚᱜᱚᱜ ᱠᱟᱱᱟ ᱱᱚᱜᱼᱚᱭ ᱱᱟᱜ ᱛᱟᱵᱚᱱ ᱥᱟᱨ ᱩᱱᱠᱩ ᱱᱟᱜ ᱱᱚᱛᱮ ᱨᱮ ᱢᱮᱱᱟᱜ ᱠᱚᱛᱟ ᱠᱚᱣᱟ ᱛᱟᱹᱜᱤ ᱠᱟᱜ ᱞᱮ ᱛᱟᱦᱮᱱᱚᱜ ᱠᱚ ᱱᱚᱜᱼᱚᱭ ᱱᱟᱜ ᱠᱮᱢᱨᱟ ᱠᱚᱫᱚ ᱠᱚ ᱨᱮᱰᱤ ᱪᱟᱵᱟ ᱟᱠᱟᱫ ᱛᱟᱵᱚᱣᱟ ᱟᱨ ᱱᱩᱭ ᱱᱟᱜ ᱛᱟᱵᱚ ᱢᱮᱱᱟᱭᱟ ᱦᱤᱨᱳᱭᱤᱱ ᱞᱮᱠᱟᱛᱮ ᱟᱹᱵᱤᱱ ᱦᱟᱸᱜ ᱩᱯᱨᱩᱢ ᱠᱟᱹᱴᱤᱡ ᱞᱟᱹᱭ ᱧᱚᱜᱟᱵᱤᱱ

ᱥᱩᱴᱤᱝ ᱞᱳᱠᱮᱥᱚᱱ ᱦᱟᱸᱜ ᱞᱮ ᱪᱟᱞᱟᱜ ᱠᱟᱱ ᱛᱟᱵᱚᱱ ᱟᱨ ᱯᱟᱹᱪᱷᱞᱟᱹ ᱠᱚᱨᱮ ᱯᱮ ᱧᱮᱞᱮᱫ ᱠᱚ ᱛᱟᱵᱚᱱ ᱧᱮᱧᱮᱞ ᱦᱚᱲ ᱠᱚ ᱱᱟᱦᱟᱜ ᱱᱩᱠᱩ ᱠᱚ ᱛᱟᱵᱚᱱ ᱟᱹᱰᱤ ᱡᱳᱨ ᱟᱨᱚ ᱥᱤᱛᱩᱝ ᱟᱠᱟᱫ ᱛᱟᱵᱚᱣᱟ ᱥᱤᱛᱩᱝ ᱨᱮ ᱟᱹᱰᱤ ᱦᱟᱨᱠᱮᱛ ᱜᱮ ᱵᱩᱡᱷᱟᱹᱜ ᱠᱟᱱᱟ ᱦᱟᱸᱜ

ᱱᱤᱛᱚᱜ ᱱᱟᱦᱟᱜ ᱱᱚᱜᱼᱚᱸᱭ ᱟᱨ ᱢᱤᱫᱴᱟᱝ ᱞᱳᱠᱮᱥᱚᱱ ᱱᱟᱦᱟᱜ ᱞᱮ ᱦᱮᱡ ᱟᱠᱟᱱ ᱛᱟᱵᱚᱣᱟ ᱟᱨ ᱥᱤᱛᱩᱝ ᱢᱟ ᱥᱤᱛᱩᱝ ᱯᱮ ᱧᱮᱞᱮᱫ ᱛᱟᱵᱚᱣᱟ ᱪᱮᱫ ᱞᱮᱠᱟ ᱯᱩᱸᱰ ᱜᱮ ᱧᱮᱞᱚᱜ ᱠᱟᱱᱟ ᱟᱹᱰᱤ ᱡᱳᱨ ᱥᱤᱛᱩᱝ ᱠᱟᱱᱟ ᱟᱨ ᱱᱤᱛᱚᱜ ᱱᱟᱦᱟᱜ ᱱᱚᱜᱼᱚᱸᱭ ᱟᱨ ᱢᱤᱫᱴᱟᱝ ᱞᱳᱠᱮᱥᱚᱱ ᱨᱮᱞᱮ ᱦᱮᱡ ᱟᱠᱟᱱ ᱛᱟᱵᱚᱣᱟ ᱟᱨ ᱱᱚᱰᱮ ᱱᱟᱦᱟᱜ ᱥᱩᱴᱤᱝ ᱱᱟᱦᱟᱜ ᱦᱩᱭ ᱧᱚᱜᱚᱜᱼᱟ

ᱠᱤᱪᱷᱩ ᱱᱟᱦᱟᱜ ᱞᱮ ᱥᱩᱴᱤᱝ ᱜᱚᱫ ᱠᱮᱫ ᱛᱟᱵᱚᱣᱟ ᱟᱨ ᱱᱤᱛᱚᱜ ᱫᱚ ᱱᱟᱦᱟᱜ ᱫᱟᱠᱟ ᱠᱚ ᱨᱮᱸᱜᱮᱡ ᱠᱮᱫ ᱞᱮᱭᱟ ᱟᱫᱚ ᱚᱱᱟᱛᱮ ᱱᱟᱦᱟᱜ ᱫᱟᱠᱟ ᱡᱚᱢ ᱱᱟᱦᱟᱜ ᱞᱮ ᱦᱮᱡ ᱟᱠᱟᱱ ᱛᱟᱵᱚᱣᱟ ᱟᱨ ᱱᱩᱠᱩ ᱱᱟᱦᱟᱜ ᱱᱚᱝᱠᱟ ᱛᱮᱠᱚ ᱫᱩᱲᱩᱵ ᱟᱠᱟᱱ ᱛᱟᱞᱮᱭᱟ ᱡᱚᱢ ᱫᱚ ᱱᱟᱦᱟᱜ ᱟᱹᱣᱨᱤᱭᱟ ᱦᱮᱡ ᱠᱟᱛᱮᱫ ᱱᱟᱦᱟᱜ ᱠᱟᱹᱴᱤᱡ ᱞᱮ ᱨᱮᱥᱴ ᱧᱚᱜᱮᱜᱼᱟ ᱱᱩᱭ ᱱᱟᱦᱟᱜ ᱥᱟᱨ ᱛᱟᱵᱚ ᱟᱨ ᱱᱩᱭ ᱛᱟᱵᱚ ᱦᱤᱨᱳ ᱟᱨ ᱱᱩᱭ ᱛᱟᱵᱚ ᱱᱟᱦᱟᱜ ᱦᱤᱨᱳᱭᱤᱱ ᱟᱡ ᱵᱟᱵᱟ ᱱᱟᱦᱟᱜ ᱱᱩᱭ ᱫᱚ ᱛᱟᱵᱚᱱ ᱠᱮᱢᱨᱟ ᱱᱟᱦᱟᱜ ᱱᱚᱰᱮ ᱫᱚᱦᱚ ᱟᱠᱟᱫ ᱛᱟᱵᱚ ᱠᱚ ᱠᱮᱢᱨᱟ ᱢᱮᱱ ᱱᱟᱦᱟᱜ ᱚᱱᱛᱮ ᱨᱮ ᱟᱨᱟᱢ ᱧᱚᱜᱮᱫ ᱛᱟᱵᱚᱣᱟᱭ ᱟᱨ ᱱᱩᱠᱤᱱ ᱛᱟᱨᱟ ᱦᱤᱨᱳᱭᱤᱱ ᱟᱭᱳ ᱟᱨ ᱦᱤᱨᱳ ᱟᱭᱳ ᱟᱨ ᱤᱧ ᱫᱚ ᱱᱟᱦᱟᱜ ᱛᱟᱵᱚᱱ ᱦᱤᱨᱳ ᱟᱡ ᱵᱟᱵᱟ ᱠᱟᱱ ᱛᱟᱵᱚᱱ ᱱᱟᱦᱟᱜ ᱴᱷᱤᱠ ᱜᱮ ᱛᱟᱵᱚᱣᱟ ᱡᱚᱢ ᱥᱚᱢᱚᱭ ᱠᱟᱹᱴᱤᱡ ᱠᱟᱹᱴᱤᱡ ᱱᱟᱦᱟᱜ ᱵᱚᱱ ᱧᱮᱞ ᱧᱚᱜᱟ ᱫᱟᱠᱟ ᱠᱚ ᱫᱟᱜ ᱢᱟᱹᱲᱤ ᱥᱮ ᱫᱟᱠᱟ ᱞᱮ ᱡᱚᱢᱮᱜᱼᱟ

ᱫᱟᱠᱟ ᱠᱚ ᱡᱚᱢ ᱵᱟᱲᱟ ᱠᱟᱛᱮ ᱱᱟᱦᱟᱜ ᱞᱮ ᱦᱮᱡ ᱮᱱ ᱛᱟᱵᱚᱱᱟ ᱫᱚᱲᱦᱟ ᱱᱟᱦᱟᱜ ᱱᱚᱜᱼᱚᱭ ᱥᱩᱴᱤᱝ ᱞᱳᱠᱮᱥᱚᱱ ᱛᱮᱜᱮ ᱱᱟᱦᱟᱜ ᱟᱨ ᱱᱤᱛᱚᱜ ᱱᱟᱦᱟᱜ ᱱᱚᱜᱼᱚᱭ ᱫᱚᱲᱦᱟ ᱞᱮ ᱥᱩᱴᱤᱝ ᱞᱟᱹᱜᱤᱫ ᱦᱤᱨᱳ ᱱᱟᱦᱟᱜ ᱱᱚᱜᱼᱚᱭ ᱠᱟᱥᱴᱚᱢ ᱠᱚ ᱪᱮᱧᱡᱽ ᱠᱮᱫ ᱛᱟᱵᱚᱣᱟ ᱱᱚᱜᱼᱚᱭ ᱛᱟᱨᱟ ᱟᱨ ᱤᱧ ᱦᱚᱸ ᱱᱟᱦᱟᱜ ᱤᱧ ᱪᱮᱧᱡᱽ ᱟᱠᱟᱫᱼᱟ ᱟᱨ ᱩᱱᱠᱤᱱ ᱛᱟᱨᱟ ᱠᱮᱢᱮᱨᱟᱢᱮᱱ ᱛᱟᱹᱠᱤᱱ ᱟᱨ ᱦᱤᱨᱳᱭᱤᱱ ᱛᱟᱵᱚ ᱟᱨ ᱱᱚᱛᱮ ᱨᱮ ᱱᱟᱜ ᱯᱨᱚᱰᱩᱥᱚᱨ ᱜᱚᱢᱠᱮ ᱛᱟᱠᱚ ᱠᱚ ᱫᱩᱲᱩᱵ ᱟᱠᱟᱱ ᱛᱟᱵᱚᱣᱟ ᱱᱚᱛᱮ ᱱᱟᱜ ᱩᱱᱠᱤᱱ ᱥᱟᱨ ᱱᱟᱜ ᱰᱟᱭᱨᱮᱠᱥᱚᱱ ᱠᱤᱱ ᱮᱢᱮᱜᱼᱟ ᱴᱷᱤᱠ ᱜᱮᱛᱟ ᱵᱚᱣᱟ ᱛᱚᱵᱮ ᱠᱟᱹᱢᱤ ᱦᱚᱨᱟ ᱞᱮ ᱮᱛᱚᱦᱚᱵ ᱩᱛᱟᱹᱨᱮᱫ ᱛᱟᱵᱚᱣᱟ ᱚᱱᱟ ᱠᱷᱟᱹᱛᱤᱨ ᱫᱟᱜ ᱜᱮ ᱡᱚᱨᱚᱜ ᱠᱟᱛᱮ ᱪᱮᱫ ᱞᱮᱠᱟ ᱱᱚᱣᱟ ᱥᱚᱨᱴ ᱯᱷᱤᱞᱢ ᱫᱚ ᱱᱟᱦᱟᱜ ᱞᱮ ᱥᱩᱴᱤᱝ ᱦᱩᱭ ᱠᱮᱫ ᱛᱟᱵᱚᱣᱟ ᱟᱨ ᱱᱟᱦᱟᱜ ᱥᱩᱴᱤᱝ ᱦᱩᱭ ᱠᱟᱛᱮ ᱱᱟᱦᱟᱜ ᱟᱞᱮ ᱫᱚ ᱚᱲᱟᱜ ᱞᱮ ᱨᱩᱣᱟᱹᱲ ᱦᱮᱡ ᱮᱱ ᱛᱟᱵᱚᱣᱟ ᱟᱫᱚ ᱨᱩᱣᱟᱹᱲ ᱦᱮᱡ ᱛᱮ ᱱᱟᱦᱟᱜ ᱧᱤᱫᱟᱹᱭᱮᱱᱟ ᱟᱫᱚ ᱵᱷᱤᱰᱤᱭᱳ ᱱᱟᱦᱟᱜ ᱵᱟᱹᱞᱤᱧ ᱢᱩᱪᱟᱹᱫ ᱫᱟᱲᱮᱭᱟᱫ ᱛᱟᱵᱚᱣᱟ ᱟᱨ ᱱᱚᱣᱟ ᱫᱚ ᱱᱟᱦᱟᱜ ᱫᱚᱥᱟᱨ ᱦᱤᱞᱳᱜᱟᱜ ᱵᱷᱤᱰᱤᱭᱳ ᱠᱟᱱᱟ ᱟᱨ ᱱᱟᱦᱟᱜ ᱛᱟᱵᱚᱱ ᱦᱚᱞᱟᱱᱟᱜ ᱵᱷᱤᱰᱤᱭᱳ ᱨᱮᱢᱟ ᱵᱟᱝᱞᱤᱧ ᱞᱟᱹᱭᱟᱫ ᱯᱮᱭᱟ ᱡᱮ ᱚᱠᱟ ᱪᱮᱱᱮᱞ ᱨᱮ ᱱᱚᱣᱟ ᱱᱟᱦᱟᱜ ᱠᱚ ᱟᱲᱟᱜᱟ ᱢᱮᱱᱛᱮ ᱟᱫᱚ ᱚᱱᱟᱜᱮ ᱱᱟᱦᱟᱜ ᱛᱮᱦᱮᱧ ᱞᱤᱧ ᱞᱟᱹᱭ ᱟᱯᱮ ᱠᱟᱱ ᱛᱟᱵᱚᱣᱟ ᱱᱚᱣᱟ ᱫᱚ ᱱᱟᱦᱟᱜ ᱱᱟᱣᱟ ᱯᱨᱚᱰᱩᱥᱚᱨ ᱠᱟᱱᱟᱭ ᱱᱟᱣᱟ ᱪᱮᱱᱮᱞ ᱠᱟᱱᱟ ᱟᱫᱚ ᱚᱱᱟᱛᱮ ᱱᱟᱦᱟᱜ ᱵᱟᱝ ᱴᱷᱟᱹᱣᱠᱟᱹ ᱟᱠᱟᱱ ᱛᱟᱦᱮᱱ ᱛᱮ ᱱᱟᱦᱟᱜ ᱦᱚᱞᱟ ᱫᱚ ᱵᱟᱝᱞᱤᱧ ᱞᱟᱹᱭᱟᱫ ᱯᱮᱭᱟ ᱟᱨ ᱛᱟᱵᱚ ᱱᱚᱣᱟ ᱫᱚ ᱱᱟᱦᱟᱜ ᱜᱚᱸᱥᱟᱭ ᱥᱚᱨᱮᱱ ᱵᱞᱚᱜᱽ ᱪᱮᱱᱮᱞ ᱨᱮ ᱪᱟᱞᱟᱜ ᱛᱟᱵᱚᱱ ᱯᱮ ᱱᱟᱦᱟᱜ ᱚᱸᱰᱮ ᱠᱷᱚᱱ ᱱᱟᱦᱟᱜ ᱱᱚᱣᱟ ᱨᱮᱱᱟᱜ ᱰᱤᱴᱮᱞᱥ ᱯᱮ ᱵᱟᱲᱟᱭ ᱫᱟᱲᱮᱭᱟᱜᱼᱟ ᱚᱱᱟ ᱪᱮᱱᱮᱞ ᱨᱮᱜᱮ ᱥᱮ ᱱᱟᱦᱟᱜ ᱚᱠᱟ ᱪᱮᱱᱮᱞ ᱨᱮ ᱟᱹᱠᱤᱱ ᱱᱟᱦᱟᱜ ᱠᱤᱱ ᱟᱲᱟᱜᱟ ᱚᱱᱟ ᱫᱚ ᱟᱹᱠᱤᱱ ᱜᱮ ᱱᱟᱦᱟᱜ ᱠᱤᱱ ᱚᱱᱟ ᱨᱮᱱᱟᱜ ᱫᱚ ᱱᱟᱦᱟᱜ ᱠᱤᱱ ᱞᱟᱹᱭ ᱥᱚᱫᱚᱨ ᱫᱟᱲᱮᱭᱟᱯᱮᱭᱟ ᱟᱨ ᱛᱟᱵᱚᱱ ᱡᱟᱹᱥᱛᱤ ᱱᱟᱦᱟᱜ ᱥᱩᱴᱤᱝ ᱠᱚᱦᱚᱸ ᱵᱟᱝ ᱞᱤᱧ ᱫᱮᱠᱷᱟᱣ ᱫᱟᱲᱮᱭᱟᱜ ᱯᱮᱭᱟ ᱪᱮᱫᱟᱜ ᱥᱮ ᱟᱹᱞᱤᱧᱟᱜ ᱨᱳᱞ ᱫᱚ ᱱᱟᱦᱟᱜ ᱛᱟᱵᱚᱱ ᱢᱤᱫ ᱫᱤᱱ ᱜᱮ ᱛᱟᱦᱮᱸ ᱠᱟᱱᱟ ᱟᱨ ᱫᱚᱥᱟᱨ ᱦᱤᱞᱳᱜ ᱫᱚ ᱟᱫᱚ ᱵᱟᱹᱞᱤᱧ ᱥᱮᱱ ᱞᱮᱱᱟ ᱟᱫᱚ ᱚᱱᱟᱛᱮ ᱱᱟᱜ ᱟᱨ ᱵᱟᱞᱤᱧ ᱫᱮᱠᱷᱟᱣ ᱫᱟᱲᱮᱭᱟᱜ ᱯᱮᱭᱟ ᱦᱩᱱᱟᱹᱝ ᱟᱨ ᱵᱟᱨᱭᱟ ᱜᱟᱱ ᱦᱩᱱᱟᱹᱝ ᱞᱤᱧ ᱧᱮᱞ ᱦᱚᱪᱚ ᱠᱮᱫ ᱯᱮᱭᱟ ᱟᱫᱚ ᱛᱟᱵᱚᱱ ᱱᱤᱱᱟᱹᱜ ᱜᱮᱞᱤᱧ ᱫᱮᱠᱷᱟᱣ ᱫᱟᱲᱮ ᱠᱟᱜ ᱯᱮᱭᱟ ᱟᱫᱚ ᱚᱱᱟ ᱪᱮᱱᱮᱞ ᱛᱟᱵᱚᱱ ᱥᱟᱯᱳᱨᱴ ᱯᱮ ᱱᱟᱜ ᱱᱟᱣᱟ ᱯᱨᱚᱰᱩᱥᱚᱨ ᱠᱟᱱᱟ ᱱᱟᱣᱟ ᱪᱮᱱᱮᱞ ᱥᱟᱯᱳᱨᱴ ᱢᱟᱵᱚᱱ ᱡᱚᱛᱚ ᱦᱚᱲ ᱛᱮᱜᱮ ᱟᱨ ᱛᱟᱵᱚᱱ ᱦᱟᱸᱜ ᱵᱷᱤᱰᱤᱭᱳ ᱠᱚ ᱦᱟᱸᱜ ᱚᱠᱟ ᱞᱮᱠᱟ ᱯᱮ ᱵᱩᱡᱷᱟᱹᱣᱟ ᱚᱱᱟ ᱱᱟᱜ ᱠᱚᱢᱮᱱᱴ ᱛᱟᱵᱚᱱ ᱯᱮ ᱛᱚᱵᱮ ᱴᱷᱤᱠ ᱜᱮᱭᱟ ᱛᱮᱦᱮᱧᱟᱜ ᱵᱷᱤᱰᱤᱭᱳ ᱫᱚ ᱱᱚᱰᱮ ᱜᱮᱞᱤᱧ ᱢᱩᱪᱟᱹᱫᱮᱜᱼᱟ ᱵᱷᱤᱰᱤᱭᱳ ᱡᱩᱫᱤ ᱯᱮ ᱠᱩᱥᱤᱭᱟᱜᱼᱟ ᱞᱟᱭᱤᱠ ᱯᱮ ᱥᱮᱭᱟᱨ ᱯᱮ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮᱛᱟᱵᱚᱣᱟ ᱪᱮᱱᱮᱞ ᱛᱟᱵᱚ ᱥᱟᱵᱥᱠᱨᱟᱭᱤᱵ ᱠᱟᱜ ᱯᱮ ᱢᱟ ᱛᱚᱵᱮ ᱱᱚᱰᱮ ᱜᱮ ᱵᱷᱤᱰᱤᱭᱳ ᱞᱤᱧ ᱢᱩᱪᱟᱹᱫᱮᱜᱼᱟ ᱟᱹᱞᱤᱧ ᱯᱟᱦᱴᱟ ᱠᱷᱚᱱ ᱢᱩᱪᱟᱹᱫ ᱨᱮ ᱜᱚᱰ ᱡᱚᱦᱟᱨ